ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱵᱟᱱᱟᱨ ᱯᱟᱦᱴᱟ ᱩᱥᱩᱞ ᱜᱮᱛᱟᱢ ᱛᱟᱞᱟ ᱨᱮᱢᱟ ᱱᱟᱞᱟ ᱞᱮᱠᱟ ᱛᱟᱢ᱾ ᱯᱳᱭᱞᱳ ᱧᱟᱯᱟᱢ ᱧᱤᱫᱟᱹ ᱨᱮᱜᱮ ᱡᱟᱢᱟᱭ ᱛᱟᱢᱮ ᱟᱨᱟᱜ ᱟᱠᱟᱫ ᱛᱟᱢ᱾ ᱡᱟᱢᱟᱭᱮ ᱛᱟᱦᱮᱸᱱ ᱛᱟᱢᱟ ᱛᱤᱱ ᱫᱤᱱ ᱟᱨᱟᱜ ᱜᱮ ᱛᱟᱦᱮᱸᱱ ᱛᱟᱢᱟ ᱩᱱ ᱫᱤᱱ᱾ ᱟᱨ ᱢᱤᱫ ᱫᱷᱟᱣ ᱵᱟᱱᱟᱨ ᱯᱟᱦᱴᱟ ᱩᱥᱩᱞ ᱜᱮᱛᱟᱢ ᱛᱟᱞᱟ ᱨᱮᱢᱟ ᱱᱟᱞᱟ ᱞᱮᱠᱟ ᱛᱟᱢ ᱯᱳᱭᱞᱳ ᱧᱟᱯᱟᱢ ᱧᱤᱫᱟᱹ ᱨᱮᱜᱮ ᱡᱟᱢᱟᱭ ᱛᱟᱢᱮ ᱟᱨᱟᱜ ᱟᱠᱟᱫ ᱛᱟᱢ ᱡᱟᱶᱟᱭᱮ ᱛᱟᱦᱮᱱ ᱛᱟᱢᱟ ᱛᱤᱱ ᱫᱤᱱ ᱟᱨᱟᱜ ᱜᱮ ᱛᱟᱦᱮᱱ ᱛᱟᱢᱟ ᱩᱱᱫᱤᱱ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱢᱤᱫᱴᱟᱝ ᱠᱟᱛᱷᱟ ᱡᱮᱦᱮᱛᱩ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱧᱩᱢ ᱜᱟᱱᱚᱜ ᱞᱮᱠᱟᱱ ᱛᱮᱞᱟ ᱜᱮ ᱧᱩᱢ ᱛᱟᱵᱚᱱ ᱯᱮ ᱧᱩᱢ ᱵᱟᱝ ᱜᱟᱱᱚᱜ ᱞᱮᱠᱟᱱᱟᱜ ᱫᱚ ᱵᱟᱝ ᱟᱨ ᱡᱩᱫᱤ ᱛᱮᱞᱟ ᱛᱮ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱨᱤᱧ ᱫᱤᱥᱟᱹ ᱟᱵᱚᱱ ᱜᱮ ᱡᱩᱫᱤ ᱡᱟᱦᱟᱸᱭ ᱠᱚ ᱱᱚᱣᱟ ᱪᱮᱱᱮᱞ ᱵᱟᱯᱮ ᱥᱟᱵᱥᱠᱨᱟᱭᱤᱵ ᱟᱠᱟᱫ ᱛᱟᱵᱚᱱᱟ ᱛᱟᱦᱚᱞᱮ ᱥᱟᱵᱥᱠᱨᱟᱭᱤᱵ ᱠᱚ ᱛᱟᱵᱚᱱ ᱯᱮ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱚᱞᱮ ᱚᱱᱮ ᱡᱟᱦᱟᱸ ᱞᱟᱛᱟᱨ ᱨᱮ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱦᱚᱨᱟᱥᱤ ᱟᱨ ᱥᱤᱸᱫᱩᱨ ᱵᱷᱤᱛᱤᱨ ᱠᱟᱛᱷᱟ, ᱧᱮᱞ ᱛᱟᱵᱚᱱ ᱯᱮ ᱦᱚᱨᱟᱥᱤ ᱨᱮᱱᱟᱜ ᱵᱟᱱᱟᱨ ᱯᱟᱦᱴᱟ ᱫᱚ ᱩᱥᱩᱞ ᱜᱮ ᱛᱟᱦᱮᱸᱱᱟ ᱟᱨ ᱦᱚᱨᱟᱥᱤ ᱫᱚ ᱱᱟᱞᱟ ᱞᱮᱠᱟ ᱛᱟᱦᱮᱸᱱᱟ᱾ ᱟᱨ ᱠᱩᱲᱤ ᱠᱚᱣᱟᱜ ᱚᱱᱟ ᱦᱚᱨᱟᱥᱤ ᱫᱚ ᱵᱟᱯᱞᱟ ᱧᱤᱫᱟᱹ ᱨᱮᱜᱮ ᱡᱟᱢᱟᱭ ᱛᱮᱫ ᱥᱤᱸᱫᱩᱨᱮ ᱜᱷᱟᱥᱟᱣ ᱟᱭᱟ ᱥᱮᱭ ᱟᱨᱟᱜ ᱠᱟᱛᱟᱭᱟ᱾ ᱟᱨ ᱥᱚᱢᱟᱡᱽ ᱨᱮᱭᱟᱜ ᱱᱤᱭᱚᱢ ᱞᱮᱠᱟᱛᱮ ᱡᱟᱢᱟᱭ ᱛᱟᱦᱮᱸᱱ ᱵᱷᱳᱨ ᱥᱤᱸᱫᱩᱨᱚᱜ ᱦᱳᱭᱳᱜ ᱛᱟᱠᱚᱣᱟ ᱥᱮ ᱟᱨᱟᱜ ᱜᱮ ᱛᱟᱦᱮᱸᱱ ᱛᱟᱠᱚᱣᱟ᱾